ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱨᱟᱹᱥᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱟᱢ ᱥᱩᱨ ᱥᱮᱫ ᱤᱧ ᱪᱟᱞᱟᱣ ᱞᱮᱱᱟ ᱡᱤᱣᱤ ᱨᱮᱢ ᱡᱤᱞᱟᱹᱫ ᱠᱤᱫᱤᱧᱟ ᱟᱢ ᱫᱚᱭᱮᱢ ᱥᱩᱠ ᱠᱮᱫᱟ ᱤᱧ ᱫᱚᱭᱮᱢ ᱫᱷᱩᱯ ᱠᱤᱫᱤᱧᱟ ᱟᱢ ᱫᱚᱭᱮᱢ ᱥᱤᱴᱷᱟᱹ ᱠᱤᱫᱤᱧᱟ ᱥᱤᱴᱷᱟᱹ ᱠᱤᱫᱤᱧ ᱠᱷᱟᱱᱮᱢ ᱮᱴᱟᱜ ᱠᱤᱫᱤᱧᱟ ᱟᱨ ᱢᱤᱫ ᱫᱷᱟᱣ ᱟᱢ ᱥᱩᱨ ᱥᱮᱫ ᱤᱧ ᱪᱟᱞᱟᱣ ᱞᱮᱱᱟ ᱡᱤᱣᱤᱨᱮᱢ ᱡᱤᱞᱟᱹᱫ ᱠᱤᱫᱤᱧᱟ ᱟᱢ ᱫᱚᱭᱮᱢ ᱥᱩᱠ ᱠᱮᱫᱟ ᱤᱧ ᱫᱚᱭᱮᱢ ᱫᱩᱠ ᱠᱤᱫᱤᱧᱟ ᱟᱢ ᱫᱚᱭᱮᱢ ᱥᱤᱴᱷᱟᱹ ᱠᱤᱫᱤᱧᱟ ᱥᱤᱴᱷᱟᱹ ᱠᱤᱫᱤᱧ ᱠᱷᱟᱱᱮᱢ ᱮᱴᱟᱜ ᱠᱤᱫᱤᱧᱟ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱢᱤᱫᱴᱟᱝ ᱠᱟᱛᱷᱟ ᱡᱮᱦᱮᱛᱩ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱧᱩᱢ ᱜᱟᱱᱚᱜ ᱞᱮᱠᱟᱱ ᱛᱮᱞᱟ ᱜᱮ ᱧᱩᱢ ᱛᱟᱵᱚᱱ ᱯᱮ ᱧᱩᱢ ᱵᱟᱝ ᱜᱟᱱᱚᱜ ᱞᱮᱠᱟᱱᱟᱜ ᱫᱚ ᱵᱟᱝ ᱟᱨ ᱡᱩᱫᱤ ᱛᱮᱞᱟ ᱛᱮ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱩᱫᱤ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵ ᱟᱠᱟᱫ ᱛᱟᱵᱚᱱᱟ ᱛᱟᱦᱚᱞᱮ ᱥᱟᱵᱥᱠᱨᱟᱭᱤᱵ ᱠᱟ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱮ ᱡᱟᱦᱟᱸ ᱞᱟᱛᱟᱨ ᱨᱮ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱩᱨᱡᱚ ᱥᱤᱥᱤᱨ ᱵᱟᱦᱟ ᱟᱨ ᱡᱤᱱᱴᱤ ᱯᱤᱯᱲᱤ᱾ ᱡᱤᱱᱴᱤ ᱯᱤᱯᱲᱤ ᱥᱩᱨᱡᱚ ᱥᱤᱥᱤᱨ ᱵᱟᱦᱟᱭ ᱢᱮᱛᱟᱭ ᱠᱟᱱᱟ᱾ ᱵᱷᱤᱛᱤᱨ ᱠᱟᱛᱷᱟ, ᱥᱩᱨᱡᱚ ᱥᱤᱥᱤᱨ ᱥᱮ ᱪᱟᱸᱫᱚ ᱥᱤᱥᱤᱨ ᱧᱩᱛᱩᱢᱟᱱ ᱢᱤᱫ ᱵᱟᱦᱟ ᱢᱮᱱᱟᱜᱼᱟ᱾ ᱚᱱᱟ ᱵᱟᱦᱟ ᱨᱮ ᱢᱤᱫ ᱨᱚᱠᱚᱢ ᱞᱮᱴᱮᱵ ᱞᱮᱴᱮᱵ ᱟᱴᱷᱟ ᱢᱮᱱᱟᱜᱼᱟ᱾ ᱟᱫᱚ ᱚᱱᱟ ᱵᱟᱦᱟ ᱥᱳᱨ ᱥᱮᱫ ᱡᱩᱫᱤ ᱡᱤᱱᱴᱤ ᱯᱤᱯᱲᱤ ᱠᱚ ᱪᱟᱞᱟᱜᱼᱟ ᱛᱚᱵᱮ ᱠᱷᱟᱱ ᱪᱩᱢᱵᱚᱠ ᱞᱮᱠᱟᱭ ᱚᱨ ᱡᱤᱞᱟᱹᱫ ᱠᱚᱣᱟ ᱟᱨ ᱥᱟᱱᱟᱢᱟᱜ ᱥᱤᱴᱷᱟᱹ ᱞᱮᱱ ᱛᱟᱠᱚ ᱠᱷᱟᱱ ᱟᱫᱚ ᱠᱚ ᱦᱚᱥᱚᱨ ᱧᱩᱨᱩᱜᱼᱟ᱾